ᱯᱩᱭᱞᱩ ᱨᱮ ᱥᱟᱱᱟᱢ ᱠᱚ ᱡᱚᱦᱟᱨ ᱜᱮ ᱛᱮᱦᱮᱧᱟᱜ ᱱᱟᱣᱟ ᱵᱷᱤᱰᱤᱭᱳ ᱨᱮ ᱡᱷᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱚᱜᱼᱚᱭ ᱠᱷᱟᱱ ᱛᱟᱞᱤᱧ ᱥᱤᱞᱟᱹᱭ ᱞᱟᱹᱜᱤᱫ ᱛᱟᱵᱚᱱᱟ ᱛᱮᱦᱮᱧ ᱠᱷᱚᱡᱟᱜ ᱫᱚ ᱱᱚᱜᱼᱚᱭ ᱛᱚᱨᱟ ᱢᱮᱥᱤᱱ ᱟᱨ ᱢᱤᱫᱴᱮᱡ ᱫᱚ ᱵᱟᱹᱞᱤᱧ ᱟᱹᱜᱩ ᱟᱠᱟᱫ ᱚᱲᱟᱜ ᱥᱮᱫ ᱨᱮᱞᱤᱧ ᱵᱟᱭ ᱠᱟᱜᱼᱟ ᱚᱱᱟ ᱦᱚᱸᱞᱤᱧ ᱟᱹᱜᱩᱭᱟ ᱦᱟᱸᱜ ᱛᱮᱦᱮᱧ ᱫᱚ ᱵᱟᱨ ᱦᱚᱲ ᱛᱮᱜᱮᱞᱤᱧ ᱥᱤᱞᱟᱹᱭᱟ ᱦᱟᱸᱜ

ᱟᱨ ᱱᱚᱜᱼᱚᱭ ᱛᱟᱨᱟ ᱚᱲᱮᱡ ᱯᱟᱹᱰ ᱠᱚᱠᱚ ᱟᱹᱜᱩ ᱟᱠᱟᱫᱼᱟ ᱜᱤᱫᱽᱨᱟᱹ ᱚᱱᱟ ᱠᱚᱧ ᱥᱤᱞᱟᱹᱭ ᱠᱟᱜ ᱛᱟᱠᱚᱣᱟ ᱦᱟᱸᱜ ᱟᱨ ᱚᱲᱟᱜ ᱨᱮᱦᱚᱸ ᱱᱚᱰᱮ ᱫᱚᱢᱮ ᱩᱫᱽᱜᱟᱹᱨ ᱠᱟᱱᱟ ᱥᱮ ᱮᱱᱠᱷᱟᱡ ᱫᱚ ᱥᱟᱨᱟ ᱫᱤᱱ ᱦᱚᱸ ᱵᱟᱭ ᱫᱩᱲᱩᱵ ᱥᱟᱱᱟ ᱦᱟᱸᱜ ᱟᱨ ᱱᱚᱜᱼᱚᱭ ᱛᱟᱨᱟ ᱯᱟᱹᱞᱞᱟᱹᱠ ᱱᱚᱣᱟ ᱫᱚ ᱠᱷᱟᱱᱛᱟᱞᱤᱧ ᱞᱟᱹᱴᱩ ᱢᱟᱥᱮ ᱚᱱᱟ ᱥᱟᱹᱲᱤ ᱨᱮᱭᱟᱜ ᱜᱮ ᱢᱩᱪᱟᱹᱫ ᱢᱩᱪᱟᱹᱫ ᱯᱟᱹᱞᱞᱟᱹᱠ ᱵᱟᱠᱷᱨᱟ ᱞᱤᱧ ᱫᱚᱦᱚ ᱠᱟᱜᱼᱟ ᱜᱷᱟᱱᱴᱟ ᱨᱮ ᱢᱩᱪᱟᱹᱫ ᱨᱮᱞᱤᱧ ᱞᱟᱜᱟᱣᱟᱜᱼᱟ ᱱᱚᱜᱼᱚᱭ ᱠᱚ ᱱᱚᱜᱼᱚᱭ ᱛᱟᱨᱟ ᱦᱳᱭ ᱛᱚᱵᱮ ᱟᱨ ᱛᱤᱱᱟᱹᱜ ᱱᱟᱦᱟᱜ ᱰᱷᱮᱨ ᱱᱟᱦᱟᱜ ᱤᱧ ᱥᱤᱞᱟᱹᱭ ᱫᱟᱲᱮᱭᱟᱜ ᱠᱟᱱᱟ ᱫᱷᱤᱱᱟᱹᱱ ᱱᱟᱦᱟᱜ ᱤᱧ ᱫᱮᱠᱷᱟᱣ ᱟᱯᱮᱭᱟ ᱦᱳᱭ ᱛᱚᱵᱮ ᱱᱤᱛᱚᱜ ᱫᱚᱧ ᱥᱤᱞᱟᱹᱭ ᱞᱮᱛᱟ ᱵᱚᱱ ᱜᱮ ᱱᱤᱛᱚᱜ ᱫᱚ ᱱᱟᱦᱟᱜ ᱩᱢ ᱯᱷᱟᱨᱪᱟ ᱵᱟᱲᱟ ᱦᱮᱡ ᱠᱟᱛᱮ ᱤᱧ ᱥᱤᱞᱟᱹᱭ ᱛᱟᱵᱚᱱ ᱞᱟᱹᱜᱤᱫᱼᱟ ᱟᱫᱚ ᱥᱩᱛᱟᱹᱢ ᱢᱟᱲᱟᱝ ᱤᱧ ᱜᱩᱲᱤᱭᱟᱹᱣᱟ ᱟᱫᱚ ᱱᱟᱦᱟᱜ ᱤᱧ ᱥᱤᱞᱟᱹᱭᱟ ᱠᱟᱹᱴᱩᱵ ᱨᱤᱧ ᱛᱚᱞᱚᱜ ᱠᱟᱱᱟ ᱱᱚᱰᱮ ᱥᱩᱛᱟᱹᱢ ᱛᱮ ᱜᱮᱜᱮᱫ ᱞᱮᱠᱟ ᱵᱩᱡᱷᱟᱹᱜᱼᱟ ᱛᱚ ᱚᱱᱟᱛᱤᱧ ᱛᱚᱞᱚᱜ ᱠᱟᱱᱟ ᱠᱟᱹᱴᱩᱵ ᱨᱮᱫᱚ

ᱱᱚᱜᱼᱚᱭ ᱱᱟᱦᱟᱜ ᱵᱩᱵᱤᱱ ᱱᱚᱣᱟ ᱨᱮᱜᱮᱧ ᱯᱮᱨᱮᱡᱮᱜᱼᱟ ᱦᱮᱸ ᱥᱮᱬᱟ ᱥᱮᱬᱟ ᱦᱚᱸ

ᱱᱚᱜᱼᱚᱭ ᱱᱟ ᱠᱷᱟᱱᱛᱟ ᱫᱚᱞᱤᱧ ᱥᱤᱞᱟᱹᱭ ᱪᱟᱵᱟ ᱠᱮᱫ ᱛᱟᱵᱚᱱᱟ ᱚᱱᱮ ᱛᱟᱨᱟ ᱱᱚᱜᱼᱚᱭ ᱠᱚ

ᱦᱳᱭ ᱛᱚᱵᱮ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫᱮᱜᱼᱟ ᱢᱩᱪᱟᱹᱫ ᱨᱮ ᱥᱟᱱᱟᱢ ᱠᱚᱜᱮ ᱜᱚᱰ ᱡᱚᱦᱟᱨ